ᱥᱟᱱᱟᱢ ᱠᱚ ᱡᱚᱦᱟᱨ ᱜᱮ ᱥᱟᱹᱜᱩᱱ ᱫᱟᱨᱟᱢ ᱱᱚᱣᱟ ᱵᱷᱤᱰᱤᱭᱳ ᱪᱮᱱᱮᱞ ᱛᱮ ᱛᱟᱵᱚᱱ ᱟᱨ ᱥᱟᱹᱜᱩᱱ ᱥᱮᱛᱟᱜ ᱥᱚᱢᱚᱭ ᱯᱟᱠᱟᱯᱟᱹᱠᱷᱤ ᱥᱟᱲᱮ ᱟᱴ ᱵᱟᱡᱮ ᱜᱚᱫᱚᱜ ᱠᱟᱱᱟ ᱥᱮᱛᱟᱜ ᱟᱨ ᱯᱟᱹᱪᱷᱞᱟᱹ ᱨᱮ ᱛᱟᱵᱚ ᱚᱱᱮ ᱯᱮ ᱧᱮᱞᱮᱜᱼᱟ ᱟᱵᱚ ᱟᱹᱛᱩ ᱨᱮᱭᱟᱜ ᱟᱠᱷᱲᱟ ᱟᱨ ᱚᱱᱟ ᱫᱚ ᱜᱳᱥᱟᱲᱮ ᱠᱟᱱᱟ ᱛᱮᱦᱮᱧ ᱟᱨ ᱜᱟᱯᱟ ᱱᱟᱦᱟᱜ ᱵᱟᱦᱟ ᱵᱚ ᱵᱚᱸᱜᱟᱜᱼᱟ ᱟᱫᱚ ᱱᱟᱦᱟᱜ ᱱᱚᱣᱟ ᱜᱳᱥᱟᱲᱮ ᱠᱚ ᱫᱟᱞᱚᱵ ᱵᱟᱲᱟ ᱦᱩᱭᱩᱜᱼᱟ ᱚᱱᱛᱮ ᱠᱚ ᱪᱷᱩᱴᱟᱹᱣ ᱟᱠᱟᱱᱟ ᱠᱚ ᱛᱤᱱᱟᱹᱜ ᱜᱟᱱ ᱵᱟᱵᱮᱨ ᱠᱚ ᱩᱧᱩᱜ ᱠᱚ ᱵᱟᱪᱠᱚᱢ ᱵᱟᱵᱮᱨ ᱠᱚ ᱟᱨ ᱥᱟᱹᱣᱲᱤ ᱠᱚ ᱟᱹᱜᱩ ᱦᱩᱭ ᱟᱠᱟᱱᱟ ᱫᱟᱞᱚᱵ ᱵᱟᱠᱷᱨᱟ ᱛᱚ ᱜᱟᱯᱟ ᱛᱟᱵᱚᱱ ᱦᱟᱸᱜ ᱵᱟᱦᱟ ᱯᱚᱨᱚᱵᱽ ᱜᱟᱯᱟ ᱢᱮᱱᱫᱚ ᱚᱛᱮ ᱢᱟᱦᱟ ᱥᱳᱢᱵᱟᱨ ᱦᱤᱡᱩᱜ ᱯᱮ ᱛᱟᱵᱚ ᱛᱮᱦᱮᱧ ᱵᱷᱤᱰᱤᱭᱳ ᱠᱚ ᱡᱟᱦᱟᱸᱭ ᱠᱚᱯᱮ ᱧᱮᱞᱮᱜᱼᱟ ᱜᱟᱯᱟ ᱦᱟᱸᱜ ᱤᱧ ᱟᱯᱞᱳᱰᱟ ᱜᱟᱯᱟ ᱵᱷᱤᱛᱨᱤ ᱨᱮ ᱡᱟᱦᱟᱸᱭ ᱠᱚᱯᱮ ᱧᱮᱞᱮᱫ ᱠᱟᱱ ᱦᱤᱡᱩᱜ ᱯᱮ ᱧᱮᱞ ᱟᱹᱜᱩᱭ ᱯᱮ ᱧᱮᱞ ᱤᱫᱤ ᱯᱮ ᱛᱟᱵᱚ ᱜᱳᱵᱤᱱᱫ ᱟᱹᱛᱩ ᱵᱟᱦᱟ ᱪᱮᱫ ᱞᱮᱠᱟ ᱦᱩᱭᱩᱜᱼᱟ ᱚᱱᱟ ᱢᱟᱨᱟᱜ ᱠᱚ ᱵᱮᱱᱟᱣ ᱵᱟᱠᱷᱨᱟ ᱠᱚ ᱤᱧᱚᱜ ᱠᱟᱱᱟ ᱢᱟᱪᱠᱟ ᱢᱟᱵᱟᱨ ᱟᱨ ᱱᱚᱜᱼᱚᱭ ᱛᱨᱟᱥᱟᱹᱣᱲᱤ ᱠᱚ ᱟᱹᱜᱩ ᱦᱩᱭ ᱟᱠᱟᱱᱟ ᱱᱚᱜᱼᱚᱭ ᱠᱚ ᱟᱱᱥᱟᱹᱣᱲᱤ ᱠᱚ ᱫᱟᱞᱚᱵ ᱵᱟᱠᱷᱨᱟ ᱟᱨᱦᱚᱸ ᱚᱱᱠᱟ ᱜᱮ ᱡᱟᱦᱮᱨ ᱨᱮᱦᱚᱸ ᱠᱚ ᱥᱮᱱ ᱟᱠᱟᱱᱟ ᱡᱟᱦᱮᱨ ᱥᱟᱹᱲᱤᱢ ᱠᱚ ᱫᱟᱞᱚᱵ ᱢᱟᱫ ᱠᱚ ᱱᱚᱜᱼᱚᱭ ᱟᱹᱜᱩ ᱟᱠᱟᱱᱟ ᱛᱚ ᱵᱚᱭᱦᱟ ᱠᱚ ᱱᱤᱛᱚᱝ ᱟᱹᱭᱩᱵ ᱥᱟᱲᱮ ᱥᱟᱛᱴᱟ ᱦᱩᱭᱮᱱᱟ ᱮᱱᱟᱝ ᱢᱟ ᱵᱷᱤᱰᱤᱭᱳ ᱠᱚᱢᱟ ᱵᱟᱵᱚ ᱵᱮᱱᱟᱣ ᱞᱮᱫᱼᱟ ᱚᱱᱠᱟᱜᱮ ᱚᱠᱛᱚ ᱠᱚ ᱵᱟᱵᱚ ᱧᱟᱢ ᱞᱮᱫᱼᱟ ᱟᱫᱚ ᱱᱤᱛᱚᱝ ᱟᱹᱭᱩᱵ ᱵᱚ ᱵᱮᱱᱟᱣᱮᱫᱼᱟ ᱟᱨ ᱜᱟᱯᱟ ᱱᱟᱦᱟᱜ ᱛᱟᱵᱚ ᱵᱟᱦᱟ ᱟᱫᱚ ᱱᱤᱛᱚᱝ ᱱᱟᱭᱠᱮ ᱚᱲᱟᱜ ᱪᱟᱞᱟᱣ ᱦᱩᱭᱩᱜ ᱠᱟᱱᱟ ᱟᱨ ᱚᱸᱰᱮ ᱵᱟᱦᱟ ᱠᱚ ᱨᱤᱭᱮᱞᱥᱮᱞ ᱦᱩᱭᱩᱜᱼᱟ ᱨᱤᱭᱮᱞᱥᱮᱞ ᱢᱟ ᱛᱮᱦᱮᱧ ᱢᱟ ᱱᱟᱦᱟᱜ ᱵᱟᱝᱟ ᱵᱚᱸᱜᱟ ᱠᱚᱠᱚ ᱨᱩᱢ ᱰᱟᱠᱟᱣ ᱠᱚᱣᱟ ᱟᱨ ᱜᱟᱯᱟ ᱞᱮ ᱵᱚᱸᱜᱟ ᱵᱳᱨᱳᱭᱮᱫ ᱯᱮᱭᱟ ᱢᱮᱱᱛᱮ ᱚᱱᱠᱟ ᱡᱟᱣ ᱠᱷᱚᱱ ᱜᱮ ᱱᱚᱰᱮ ᱫᱚ ᱚᱱᱠᱟ ᱦᱩᱭᱩᱜᱼᱟ ᱵᱚᱸᱜᱟ ᱠᱚ ᱡᱩᱫᱤ ᱠᱚ ᱦᱤᱡᱩᱜᱼᱟ ᱮᱱᱠᱷᱟᱱ ᱟᱠᱚᱣᱟᱜ ᱡᱟᱦᱮᱨ ᱛᱷᱟᱱ ᱢᱮᱱᱫᱚ ᱡᱟᱦᱮᱨ ᱦᱚᱸᱠᱚ ᱥᱮᱱᱚᱜᱼᱟ ᱵᱚᱸᱜᱟ ᱠᱚ ᱠᱚ ᱪᱟᱞᱟᱜᱼᱟ ᱢᱮᱱᱫᱚ ᱨᱩᱢ ᱨᱩᱢ ᱛᱮ ᱦᱚᱲ ᱠᱚ ᱪᱟᱞᱟᱜᱼᱟ ᱟᱠᱚᱣᱟᱜ ᱡᱟᱭᱜᱟ ᱠᱚ ᱧᱮᱞ ᱟᱹᱜᱩᱭᱟ ᱚᱱᱟ ᱠᱚ ᱢᱮᱱᱟᱜᱼᱟ ᱟᱹᱰᱤᱜᱟᱱ ᱚᱱᱠᱟ ᱢᱮᱱᱟᱜᱼᱟ ᱛᱮᱦᱮᱧ ᱵᱟᱦᱟ ᱢᱟᱲᱟᱝ ᱦᱤᱞᱳᱜᱟᱜ ᱟᱫᱚ ᱵᱟᱹᱵᱩ ᱛᱟᱹᱞᱤᱧ ᱵᱟᱱᱟ ᱦᱚᱲ ᱞᱤᱧ ᱪᱟᱞᱟᱜᱼᱟ ᱱᱚᱜᱼᱚᱭ ᱠᱟᱪᱟ ᱴᱷᱤᱠ ᱜᱚᱫ ᱱᱟᱭ ᱵᱟᱹᱵᱩ ᱫᱚ ᱪᱮᱫ ᱞᱮᱠᱟ ᱵᱟᱹᱵᱩ ᱪᱟᱞᱟᱜ ᱟᱞᱟᱝ ᱦᱳᱭ ᱤᱧ ᱦᱚᱸᱧ ᱠᱟᱪᱟ ᱴᱷᱤᱠ ᱜᱚᱫ ᱟᱠᱟᱱᱟ ᱛᱟᱵᱚ ᱱᱚᱜᱼᱚ ᱱᱚᱝᱠᱟ ᱟᱫᱚ ᱪᱟᱞᱟᱜ ᱟᱵᱚ ᱛᱚ ᱚᱸᱰᱮ ᱢᱤᱫᱴᱤᱡ ᱠᱟᱛᱷᱟ ᱱᱟᱦᱟᱜ ᱧᱩᱛ ᱫᱷᱟᱨᱟ ᱜᱮᱭᱟ ᱚᱸᱰᱮ ᱠᱮᱢᱮᱨᱟ ᱠᱚ ᱱᱟᱦᱟᱜ ᱥᱩᱴᱤᱝ ᱜᱟᱱᱚᱜᱼᱟ ᱥᱮ ᱵᱟᱝᱟ ᱢᱮᱱᱠᱷᱟᱱ ᱥᱩᱴᱤᱝ ᱜᱟᱱᱚᱜ ᱠᱷᱟᱱ ᱢᱟ ᱱᱟᱜ ᱵᱚ ᱥᱩᱴᱤᱝᱟ ᱟᱨ ᱡᱩᱫᱤ ᱵᱟᱭ ᱜᱟᱱᱚᱜᱼᱟ ᱮᱱᱠᱷᱟᱱ ᱱᱟᱜ ᱦᱮᱡ ᱨᱩᱣᱟᱹᱲ ᱠᱟᱛᱮ ᱱᱟᱜ ᱵᱚ ᱞᱟᱹᱭ ᱟᱵᱚ ᱞᱟᱹᱭ ᱟᱯᱮᱭᱟ ᱪᱮᱫ ᱞᱮᱠᱟ ᱦᱩᱭᱮᱱᱟ ᱢᱮᱱᱛᱮ ᱴᱷᱤᱠ ᱜᱮᱭᱟ ᱫᱮᱞᱟ ᱵᱚᱱ ᱛᱚᱵᱮ ᱵᱚᱱ ᱪᱟᱞᱟᱣ ᱞᱮᱱ ᱜᱮ ᱟᱨ ᱫᱮᱞᱟ ᱪᱚᱞᱚ ᱵᱟᱹᱵᱩ ᱡᱟᱹᱵᱩ ᱛᱟᱹᱞᱤᱧ ᱩᱰᱩᱠ ᱮᱱᱟ ᱧᱩᱛ ᱨᱮ

ᱟᱹᱨᱩᱵ ᱵᱟᱲᱟ ᱦᱩᱭᱱᱟ ᱜᱚ ᱟᱨ ᱱᱚᱛᱮ ᱨᱮ ᱮᱱᱟᱝ ᱤᱧ ᱢᱮᱛᱟᱫ ᱯᱮ ᱛᱟᱦᱮᱸᱫ ᱡᱮ ᱵᱟᱝᱟ ᱟᱞᱮ ᱤᱧ ᱫᱚ ᱪᱟᱞᱟᱣ ᱞᱤᱱᱟᱹᱧ ᱱᱟᱭᱠᱮ ᱚᱲᱟᱜ ᱚᱸᱰᱮ ᱜᱟᱯᱟ ᱦᱟᱸᱜ ᱛᱟᱵᱚ ᱵᱟᱦᱟ ᱛᱚ ᱵᱟᱦᱟ ᱢᱟᱲᱟᱝ ᱦᱤᱞᱳᱜ ᱫᱚ ᱟᱞᱮ ᱟᱛᱳ ᱨᱮᱫᱚ ᱱᱟᱭᱠᱮ ᱚᱲᱟᱜ ᱨᱮ ᱠᱚ ᱡᱟᱣᱨᱟᱜᱼᱟ ᱟᱨ ᱵᱚᱸᱜᱟ ᱠᱚᱠᱚ ᱰᱟᱠᱮ ᱠᱚᱣᱟ ᱵᱚᱸᱜᱟ ᱠᱚᱠᱚ ᱦᱮᱡ ᱞᱮᱱᱠᱷᱟᱱ ᱟᱫᱚ ᱡᱟᱦᱮᱨ ᱛᱮᱠᱚ ᱪᱟᱞᱟᱜᱼᱟ ᱚᱸᱰᱮ ᱟᱠᱚᱣᱟᱜ ᱡᱟᱭᱜᱟ ᱠᱚ ᱧᱮᱞᱟ ᱟᱨ ᱠᱚ ᱦᱤᱡᱩᱜᱼᱟ ᱧᱮᱞ ᱟᱹᱜᱩ ᱵᱟᱲᱟ ᱠᱟᱛᱮᱫ ᱟᱨ ᱤᱱᱟᱹ ᱛᱟᱭᱱᱚᱢ ᱟᱨᱦᱚᱸ ᱵᱟᱦᱟ ᱮᱱᱮᱡ ᱵᱟᱦᱟ ᱥᱮᱨᱮᱧ ᱠᱚ ᱫᱚᱦᱲᱟ ᱠᱚ ᱨᱤᱭᱮᱞ ᱥᱮᱞᱟ ᱵᱚᱸᱜᱟ ᱮᱱᱮᱡ ᱵᱮᱸᱜᱟ ᱥᱮᱨᱮᱧ ᱠᱚ ᱚᱱᱠᱟ ᱦᱩᱭᱩᱜᱼᱟ ᱟᱨ ᱜᱟᱯᱟ ᱱᱟᱦᱟᱜ ᱛᱟᱵᱚ ᱵᱟᱦᱟ ᱜᱟᱯᱟ ᱢᱮᱱ ᱫᱚ ᱟᱵᱚ ᱛᱮᱫᱚ ᱚᱛᱮ ᱢᱟᱦᱟ ᱯᱷᱮᱵᱽᱨᱩᱣᱟᱨᱤ ᱥᱚᱛᱮᱥ ᱛᱟᱹᱨᱤᱠᱷ ᱤᱝᱞᱤᱥ ᱰᱮᱴ ᱛᱮᱫᱚ ᱟᱨ ᱫᱤᱠᱩ ᱛᱮᱢᱟ ᱱᱟᱦᱟᱜ ᱵᱚᱱ ᱢᱮᱛᱟᱜᱟᱜᱼᱟ ᱥᱳᱢᱵᱟᱨ ᱟᱫᱚ ᱟᱵᱚ ᱛᱮᱫᱚ ᱚᱛᱮ ᱢᱟᱦᱟ ᱟᱫᱚ ᱯᱮ ᱢᱮᱱᱮᱫᱼᱟ ᱟᱫᱷᱟᱱ ᱠᱚᱢᱟ ᱡᱟᱦᱟᱸᱭ ᱱᱟᱜ ᱛᱟᱵᱚ ᱚᱞ ᱪᱤᱠᱤ ᱠᱚᱯᱮ ᱵᱟᱲᱟᱭᱟ ᱩᱱᱠᱩ ᱢᱟᱯᱮ ᱴᱷᱤᱠᱟᱹ ᱫᱟᱲᱮᱭᱟᱜ ᱠᱟᱱ ᱜᱮᱭᱟ ᱚᱛᱮ ᱢᱟᱦᱟ ᱢᱮᱱᱛᱮ ᱟᱵᱚ ᱡᱟᱦᱟᱸ ᱪᱮ ᱜᱩᱨᱩ ᱜᱚᱢᱠᱮ ᱯᱟᱹᱨᱥᱤ ᱯᱚᱦᱟ ᱯᱚᱛᱚᱵ ᱨᱮ ᱮᱭᱟᱭ ᱢᱟᱦᱟ ᱠᱟᱛᱷᱟᱭ ᱚᱞ ᱟᱠᱟᱫᱼᱟ ᱟᱨ ᱡᱟᱦᱟᱸᱭ ᱠᱚ ᱵᱟᱵᱚ ᱵᱟᱰᱟᱭᱟ ᱛᱟᱵᱚ ᱡᱟᱦᱟᱸ ᱞᱮᱠᱟ ᱨᱳᱵ ᱵᱟᱨ ᱫᱚ ᱥᱤᱸᱜᱤ ᱢᱟᱦᱟ ᱵᱚ ᱢᱮᱛᱟᱜᱟᱜᱼᱟ ᱥᱚᱢᱵᱟᱨ ᱫᱚ ᱚᱛᱮ ᱢᱟᱦᱟ ᱢᱟᱱᱮ ᱚᱛᱮ ᱢᱟᱦᱟ ᱫᱚ ᱥᱚᱢᱵᱟᱨ ᱚᱛᱮ ᱛᱟᱭᱚᱢ ᱫᱚ ᱵᱟᱞᱮ ᱵᱟᱞᱮ ᱢᱟᱦᱟ ᱫᱚ ᱦᱩᱭᱩᱜ ᱠᱟᱱᱟ ᱢᱚᱝᱜᱚᱞ ᱵᱟᱨ ᱵᱟᱞᱮ ᱯᱚᱨᱮ ᱥᱟᱹᱜᱩᱱ ᱥᱟᱹᱜᱩᱱ ᱫᱚ ᱵᱩᱫᱷᱵᱟᱨ ᱥᱟᱹᱜᱩᱱ ᱢᱟᱦᱟ ᱥᱟᱹᱨᱫᱤ ᱢᱟᱦᱟ ᱥᱟᱹᱨᱫᱤ ᱢᱟᱦᱟ ᱫᱚ ᱫᱤᱠᱩ ᱛᱮᱫᱚ ᱠᱚ ᱢᱮᱛᱟᱜᱟᱜᱼᱟ ᱜᱩᱨᱩᱵᱟᱨ ᱤᱱᱟᱹ ᱛᱟᱭᱚᱢ ᱡᱟᱹᱨᱩᱢ ᱢᱟᱦᱟ ᱡᱟᱹᱨᱩᱢ ᱢᱟᱦᱟ ᱫᱚ ᱥᱩᱠᱩᱞᱵᱟᱨ ᱟᱨ ᱧᱩᱦᱩᱢ ᱢᱟᱦᱟ ᱫᱚ ᱥᱩᱱᱵᱟᱨ ᱚᱱᱠᱟ ᱢᱮᱱᱟᱜᱼᱟ ᱵᱟᱲᱟᱭ ᱟᱠᱟᱫ ᱜᱮᱭᱟ ᱵᱚ ᱯᱟᱞᱮᱱ ᱟᱨ ᱡᱩᱫᱤ ᱵᱟᱵᱚ ᱵᱟᱲᱟᱭ ᱟᱠᱟᱫᱼᱟ ᱚᱱᱮ ᱚᱱᱠᱟᱧ ᱞᱟᱹᱭ ᱟᱯᱮ ᱠᱟᱱᱟ ᱛᱟᱵᱚ ᱟᱵᱚ ᱛᱮᱦᱚᱸ ᱵᱚ ᱪᱮᱫ ᱵᱟᱲᱟ ᱧᱚᱜ ᱠᱟᱜ ᱢᱟ ᱵᱟᱨ ᱦᱟᱡᱟᱨ ᱯᱚᱸᱪᱤᱥ ᱥᱟᱞᱮ ᱨᱮ ᱡᱟᱦᱟᱸ ᱞᱮᱠᱟ ᱜᱩᱨᱩ ᱜᱚᱢᱠᱮ ᱚᱞ ᱚᱰᱚᱠ ᱠᱟᱛᱮᱫ ᱢᱤᱫ ᱥᱟᱭ ᱥᱮᱨᱢᱟ ᱯᱩᱨᱟᱹᱜᱼᱟ ᱛᱚ ᱟᱵᱚ ᱠᱚᱦᱚᱸ ᱟᱵᱚ ᱪᱤᱠᱤ ᱛᱮ ᱪᱮᱫ ᱫᱚ ᱞᱟᱹᱠᱛᱤᱜ ᱠᱟᱱ ᱜᱮᱭᱟ ᱤᱧᱟᱹᱜ ᱩᱭᱦᱟᱹᱨ ᱛᱮᱫᱚ ᱟᱨ ᱟᱹᱰᱤ ᱪᱮᱫ ᱞᱮᱠᱷᱟᱱ ᱢᱟᱵᱚ ᱟᱹᱰᱤ ᱨᱟᱹᱥᱠᱟᱹ ᱟᱨ ᱜᱚᱨᱚᱵᱽ ᱟᱱᱟᱜ ᱠᱟᱛᱷᱟ ᱠᱟᱱᱟ ᱟᱹᱰᱤ ᱦᱚᱲ ᱚᱱᱠᱟ ᱜᱮ ᱢᱤᱥᱚᱱ ᱴᱩᱭᱮᱱᱴᱤ ᱯᱷᱟᱭᱤᱵᱷ ᱪᱟᱹᱞᱩ ᱟᱠᱟᱱᱟ ᱢᱮᱱᱫᱚ ᱢᱤᱥᱚᱱ ᱵᱟᱨ ᱦᱟᱡᱟᱨ ᱵᱟᱜᱮ ᱢᱚᱬ ᱥᱟᱞ ᱢᱚᱬ ᱥᱟᱞᱮ ᱵᱷᱤᱛᱨᱟᱹ ᱛᱮ ᱥᱟᱱᱟᱢ ᱥᱟᱱᱛᱟᱲ ᱵᱚᱭᱦᱟ ᱠᱚ ᱟᱵᱚ ᱚᱞ ᱪᱤᱠᱤ ᱛᱮᱵᱚ ᱪᱮᱫᱚᱜᱼᱟ ᱢᱮᱱᱛᱮ ᱢᱤᱫᱴᱤᱡ ᱢᱤᱥᱚᱱ ᱦᱚᱸ ᱪᱟᱹᱞᱩ ᱟᱠᱟᱱᱟ ᱛᱚ ᱛᱤᱱᱟᱹᱜ ᱵᱚ ᱪᱮᱫ ᱫᱟᱲᱮᱭᱟᱜ ᱠᱟᱱᱟ ᱟᱵᱚ ᱥᱟᱱᱛᱟᱲ ᱠᱚ ᱚᱱᱟ ᱜᱮ ᱢᱟᱨᱟᱝ ᱠᱟᱛᱷᱟ ᱫᱚ ᱛᱟᱵᱚ ᱛᱚ ᱟᱪᱪᱷᱟ ᱴᱷᱤᱠ ᱜᱮᱭᱟ ᱨᱚᱲ ᱨᱚᱲ ᱛᱮ ᱟᱹᱰᱤ ᱜᱟᱱ ᱦᱟᱱᱮ ᱪᱤᱠᱤ ᱯᱟᱥᱴᱟ ᱠᱚᱵᱚ ᱨᱚᱲ ᱜᱚᱫ ᱠᱮᱜᱼᱟ ᱛᱚ ᱱᱤᱛᱚᱝ ᱱᱟᱦᱟᱜ ᱠᱚ ᱪᱟᱞᱟᱣ ᱠᱟᱱᱟ ᱛᱟᱵᱚ ᱟᱵᱚ ᱱᱩᱠᱩ ᱵᱚᱸᱜᱟ ᱠᱚ ᱵᱩᱨᱩ ᱠᱚ ᱡᱟᱦᱮᱨ ᱜᱟᱲ ᱠᱚ ᱪᱟᱞᱟᱣ ᱠᱟᱱᱟ ᱨᱩᱢ ᱠᱟᱛᱮ ᱠᱚ ᱦᱤᱡᱩᱜ ᱞᱟᱹᱜᱤᱫ ᱤᱱᱟᱹ ᱵᱷᱤᱛᱨᱤ ᱨᱮ ᱟᱹᱞᱤᱧ ᱫᱚ ᱵᱟᱹᱵᱩ ᱛᱟᱹᱞᱤᱧ ᱫᱟᱠᱟ ᱡᱚᱢ ᱞᱤᱧ ᱦᱮᱡ ᱟᱠᱟᱱᱟ ᱟᱨ ᱱᱤᱛᱚᱜ ᱞᱤᱧ ᱥᱮᱱ ᱨᱩᱣᱟᱹᱲᱚᱜᱼᱟ ᱱᱟᱭᱠᱮ ᱚᱲᱟᱜ ᱱᱚᱜᱼᱚᱭ ᱯᱟᱠᱷᱟ ᱯᱟᱹᱠᱷᱤ ᱥᱟᱲᱮ ᱱᱚ ᱫᱚᱥ ᱵᱟᱡᱟᱣ ᱜᱚᱫᱚᱜ ᱠᱟᱱᱟ ᱛᱤᱱᱟᱹᱜ ᱜᱷᱟᱹᱲᱤᱡ ᱟᱨ ᱯᱟᱞᱮᱱ ᱜᱷᱚᱱᱴᱮ ᱜᱟᱱ ᱱᱟᱦᱟᱜ ᱱᱟᱭᱠᱮ ᱚᱲᱟᱜ ᱨᱮ ᱛᱟᱦᱮᱸ ᱦᱩᱭᱩᱜᱼᱟ ᱧᱮᱞ ᱟᱵᱚ ᱛᱤᱱᱟᱹᱜ ᱜᱷᱟᱹᱲᱤᱡ ᱛᱟᱦᱮᱸ ᱦᱩᱭᱩᱜ ᱠᱟᱱᱟ ᱟᱪᱪᱷᱟ ᱴᱷᱤᱠ ᱜᱮᱭᱟ ᱤᱱᱠᱟᱹ ᱫᱷᱟᱨᱟ ᱜᱮᱵᱚ ᱜᱟᱞᱚᱪᱟ ᱵᱷᱟᱥᱚᱱᱟ ᱛᱚ ᱫᱮᱞᱟ ᱵᱚ ᱥᱮᱱ ᱞᱮᱱ ᱜᱮ ᱟᱨ ᱢᱤᱫᱴᱤᱡ ᱠᱟᱛᱷᱟ ᱮᱱᱟᱝ ᱤᱧ ᱢᱮᱛᱟ ᱯᱮ ᱠᱟᱱ ᱛᱟᱦᱮᱸᱫ ᱚᱸᱰᱮᱱᱟᱜ ᱱᱟᱦᱟᱜ ᱵᱷᱤᱰᱤᱭᱳᱧ ᱩᱴᱷᱟᱹᱣᱟ ᱢᱮᱱᱠᱷᱟᱱ ᱟᱹᱰᱤ ᱫᱩᱠ ᱨᱮᱭᱟᱜ ᱠᱟᱛᱷᱟ ᱵᱚᱭᱦᱟ ᱚᱸᱰᱮ ᱠᱚᱨᱮᱱᱴ ᱠᱚᱨᱮᱱᱟᱜ ᱚᱱᱠᱟ ᱵᱮᱵᱚᱥᱛᱷᱟ ᱴᱷᱤᱠ ᱵᱟᱹᱱᱩᱜ ᱟᱹᱱᱤᱡ ᱟᱞᱚᱯᱮ ᱟᱹᱲᱤᱥᱚᱜᱼᱟ ᱟᱫᱚ ᱵᱟᱹᱵᱩ ᱪᱮᱫ ᱞᱮᱠᱟ ᱱᱤᱛᱚᱝ ᱫᱚᱞᱟᱝ ᱪᱟᱞᱟᱜᱼᱟ ᱪᱮ ᱵᱟᱝᱟ ᱟᱢ ᱫᱚ ᱵᱟᱢ ᱪᱟᱞᱟᱜᱼᱟ ᱦᱮᱸ ᱟᱪᱪᱷᱟ ᱤᱧ ᱥᱩᱢᱩᱝ ᱨᱮᱦᱚᱸ ᱛᱚᱵᱮᱧ ᱪᱟᱞᱟᱣ ᱧᱚᱜᱚᱜᱼᱟ ᱥᱮ ᱟᱢ ᱦᱚᱢ ᱪᱟᱞᱟᱜᱼᱟ ᱱᱚᱜᱼᱚᱭ ᱜᱷᱩᱲᱤ ᱨᱮ ᱫᱚᱥ ᱵᱟᱡᱟᱣ ᱮᱱᱟ ᱢᱟᱱᱮ ᱧᱤᱫᱟᱹ ᱫᱚᱥᱴᱟ ᱟᱪᱪᱷᱟ ᱤᱧ ᱥᱩᱢᱩᱝ ᱨᱮᱦᱚᱸ ᱛᱟᱞᱟᱝ ᱤᱧ ᱫᱟᱬᱟ ᱟᱹᱜᱩ ᱵᱟᱲᱟ ᱜᱚᱫ ᱞᱮᱜᱮ ᱦᱮᱸ ᱡᱟᱹᱯᱤᱫ ᱢᱮ ᱟᱢ ᱫᱚᱥᱴᱟ ᱦᱩᱭᱱᱟ ᱜᱟᱯᱟ ᱟᱬᱜᱟᱛ ᱨᱮ ᱟᱨᱦᱚᱸ ᱟᱨ ᱤᱭᱩᱴᱩᱵᱽ ᱧᱮᱞ ᱨᱮ ᱛᱟᱦᱮᱸᱭᱮᱱᱟᱢ ᱚᱱᱟ ᱠᱷᱟᱹᱛᱤᱨ ᱪᱮᱢᱵᱟᱝᱟᱜ ᱠᱟᱱᱟ ᱛᱚᱵᱮ ᱟᱢ ᱫᱚ ᱦᱮᱸ ᱱᱟᱭᱠᱮ ᱚᱲᱟᱜ ᱨᱮᱵᱚ ᱥᱮᱴᱮᱨᱮᱱᱟ ᱟᱨ ᱵᱚᱸᱜᱟ ᱵᱩᱨᱩ ᱠᱚᱦᱚᱸ ᱡᱟᱦᱮᱨ ᱜᱟᱲ ᱠᱷᱚᱱ ᱠᱚ ᱨᱩᱣᱟᱹᱲᱮᱫ ᱠᱟᱱᱟ ᱟᱨ ᱵᱚᱸᱜᱟ ᱠᱚᱫᱚ ᱠᱚ ᱥᱩᱢᱟᱹᱱ ᱵᱟᱲᱟ ᱠᱮᱫ ᱠᱚᱣᱟ ᱱᱤᱛᱚᱝ ᱫᱚ ᱦᱮᱡ ᱠᱟᱛᱮ ᱱᱟᱭᱠᱮ ᱚᱲᱟᱜ ᱨᱮ ᱠᱟᱹᱴᱤᱡ ᱡᱷᱟᱨ ᱫᱟᱜ ᱛᱟᱯᱟᱝ ᱫᱟᱜ ᱧᱚᱜᱚᱜ ᱠᱟᱱᱟ ᱠᱚ ᱛᱟᱵᱚ

ᱴᱷᱤᱠ ᱜᱮᱭᱟ ᱵᱚᱭᱦᱟ ᱠᱚ ᱛᱮᱦᱮᱧ ᱫᱚ ᱱᱤᱝᱠᱟᱹ ᱵᱚ ᱜᱟᱞᱚᱪᱟ ᱟᱨ ᱢᱤᱫ ᱫᱤᱱ ᱟᱨ ᱢᱤᱫᱴᱤᱡ ᱱᱟᱣᱟ ᱵᱷᱤᱰᱤᱭᱳ ᱨᱮ ᱱᱟᱦᱟᱜ ᱵᱚ ᱧᱟᱯᱟᱢᱟ ᱛᱚᱵᱮ ᱟᱯᱮ ᱠᱚᱴᱷᱮᱱ ᱱᱮᱦᱚᱨ ᱛᱟᱦᱮᱱᱟ ᱡᱟᱦᱟᱸᱭ ᱠᱚ ᱛᱟᱵᱚ ᱵᱟᱯᱮ ᱥᱟᱵᱥᱠᱨᱟᱭᱤᱵ ᱟᱠᱟᱫ ᱥᱟᱵᱥᱠᱨᱟᱭᱤᱵ ᱠᱟᱜ ᱯᱮ ᱞᱟᱭᱤᱠ ᱯᱮ ᱠᱚᱢᱮᱱᱴ ᱯᱮ ᱥᱮᱭᱟᱨ ᱠᱚ ᱯᱮ ᱛᱟᱵᱚᱱ ᱟᱯᱮ ᱯᱮ ᱥᱮᱭᱟᱨ ᱠᱷᱟᱱ ᱟᱞᱮᱭᱟᱜ ᱢᱚᱱᱮ ᱡᱤᱣᱤ ᱦᱚᱸ ᱠᱟᱹᱴᱤᱡ ᱱᱟᱥᱮ ᱨᱟᱹᱥᱠᱟᱹᱜᱼᱟ ᱴᱷᱤᱠ ᱜᱮᱭᱟ ᱢᱩᱪᱟᱹᱫ ᱨᱮ ᱢᱟ ᱛᱚᱵᱮ ᱡᱚᱦᱟᱨ